ᱥᱟᱱᱟᱢ ᱠᱚᱜᱮ ᱡᱚᱦᱟᱨ ᱛᱮᱦᱮᱧ ᱫᱚ ᱥᱤᱵᱨᱟᱛᱨᱤ ᱫᱚᱥᱟᱨ ᱠᱟᱱᱟ ᱛᱮᱦᱮᱧ ᱦᱩᱭᱩᱜ ᱠᱟᱱᱟ ᱩᱱᱤᱥ ᱛᱟᱹᱨᱤᱠᱷ ᱟᱨ ᱫᱮᱵᱥᱩᱨ ᱢᱮᱲᱟ ᱟᱞᱮ ᱥᱩᱨ ᱨᱮ ᱦᱩᱭᱩᱜ ᱠᱟᱱᱟ ᱟᱨ ᱚᱸᱰᱮ ᱛᱮᱦᱮᱧ ᱠᱷᱚᱱᱟᱜ ᱥᱴᱟᱨᱴᱚᱜ ᱠᱟᱱᱟ ᱚᱸᱰᱮ ᱜᱮᱞᱮ ᱥᱮᱱᱚᱜ ᱞᱟᱹᱜᱤᱫ ᱱᱤᱛᱚᱜ ᱫᱚ ᱯᱩᱨᱟᱹ ᱨᱮᱰᱤ ᱴᱷᱤᱠ ᱠᱟᱱᱟᱞᱮ ᱟᱨ ᱤᱧ ᱫᱚ ᱨᱮᱰᱤ ᱠᱟᱛᱮ ᱱᱤᱛᱚᱜ ᱤᱧ ᱚᱰᱚᱠ ᱠᱟᱱᱟ ᱟᱨ ᱱᱩᱠᱩ ᱟᱞᱮᱨᱮᱱ ᱠᱩᱲᱤ ᱜᱤᱫᱽᱨᱟᱹ ᱩᱱᱠᱩ ᱦᱚᱸ ᱠᱚ ᱨᱮᱰᱤ ᱠᱟᱱᱟ ᱥᱮᱱᱚᱜ ᱟᱞᱮ ᱦᱟᱸᱜ ᱵᱟᱭᱤᱠ ᱛᱮ

ᱴᱟᱭᱤᱢ ᱠᱚ ᱦᱩᱭ ᱤᱫᱤᱭᱮᱱᱟ ᱚᱱᱟ ᱪᱟᱨᱴᱟ ᱠᱚᱥᱮᱱ ᱦᱩᱭᱩᱜ ᱠᱟᱱᱟ ᱟᱨ ᱥᱮᱱᱚᱜ ᱞᱟᱹᱜᱤᱫ ᱞᱮ ᱟᱫᱚ ᱞᱚᱜᱚᱱ ᱞᱚᱜᱚᱱ ᱦᱩᱭᱩᱜ ᱛᱟᱢ ᱛᱮ ᱥᱮᱱᱚᱜ ᱞᱟᱹᱜᱤᱫ ᱞᱮ ᱱᱤᱛᱚᱜ ᱫᱚ ᱢᱮᱞᱟ ᱧᱮᱞ ᱟᱨ ᱢᱮᱞᱟ ᱨᱮ ᱦᱟᱸᱜ ᱚᱱᱛᱮ ᱨᱮ ᱫᱮᱠᱷᱟᱣ ᱯᱮᱭᱟᱞᱮ ᱦᱟᱸᱜ ᱢᱮᱞᱟ ᱪᱮᱫ ᱞᱮᱠᱟ ᱦᱩᱭᱩᱜ ᱠᱟᱱᱟ ᱛᱮᱦᱮᱧ ᱜᱮ ᱯᱳᱭᱞᱳ ᱫᱤᱱ ᱠᱟᱱᱟ ᱛᱚ ᱟᱫᱚ ᱥᱮᱱ ᱧᱚᱜᱚᱜ ᱠᱟᱱᱟᱞᱮ ᱱᱩᱠᱩ ᱜᱟᱯᱟ ᱢᱮᱭᱟᱝ ᱠᱷᱟᱱ ᱜᱮ ᱥᱠᱩᱞ ᱠᱚᱠᱚ ᱥᱮᱱᱚᱜᱼᱟ ᱚᱱᱟ ᱠᱷᱟᱹᱛᱤᱨ ᱛᱮ ᱛᱮᱦᱮᱧ ᱠᱟᱹᱴᱤᱡ ᱢᱮᱞᱟ ᱞᱮ ᱧᱮᱞ ᱟᱹᱜᱩ ᱧᱚᱜᱟ ᱟᱫᱚ

ᱟᱨ ᱞᱩᱜᱩᱵᱩᱨᱩ ᱡᱟᱛᱨᱟ ᱱᱚᱰᱮ ᱦᱟᱸᱜ ᱯᱚᱠᱟᱜᱼᱟ ᱱᱚᱜᱼᱚ ᱱᱟ ᱯᱩᱰᱷᱤᱭᱟᱹ ᱨᱮ ᱛᱚ ᱯᱷᱟᱸᱠᱟ ᱜᱮᱭᱟ ᱚᱱᱟ ᱠᱷᱟᱹᱛᱤᱨ ᱛᱮ ᱱᱚᱣᱟ ᱯᱩᱰᱷᱤᱭᱟᱹ ᱫᱚ ᱛᱚ ᱢᱮᱬᱟ ᱞᱮ ᱵᱚᱞᱚᱭᱮᱱᱟ ᱱᱚᱣᱟ ᱫᱚ ᱫᱷᱟᱨᱮ ᱛᱮ ᱜᱚᱴᱟ ᱫᱚᱠᱟᱱ ᱢᱮᱱᱟᱜᱼᱟ ᱢᱚᱱᱫᱤᱨ ᱨᱮᱭᱟᱜ ᱥᱟᱢᱱᱟ ᱯᱟᱦᱴᱟ ᱠᱟᱱᱟ ᱟᱨ ᱦᱚᱞᱟ ᱫᱚ ᱱᱚᱝᱠᱟ ᱛᱮᱫᱚ ᱩᱱᱠᱩ ᱵᱟᱹᱛᱤ ᱞᱟᱜᱟᱣ ᱠᱚ ᱟᱨ ᱵᱚᱸᱜᱟ ᱠᱚᱫᱚ ᱟᱹᱰᱤ ᱡᱳᱨ ᱞᱟᱭᱤᱱ ᱨᱮᱠᱚ ᱛᱟᱦᱮᱸᱭᱟ ᱠᱷᱩᱵ ᱰᱷᱮᱨ ᱟᱨ ᱦᱚᱞᱟ ᱢᱟ ᱤᱧ ᱵᱟᱹᱧ ᱦᱮᱡ ᱫᱟᱲᱮᱭᱟᱜ ᱛᱟᱦᱮᱸᱫ ᱦᱚᱞᱟ ᱢᱤᱫᱴᱟᱝ ᱟᱹᱰᱤ ᱟᱨᱡᱮᱱᱴ ᱯᱨᱳᱜᱨᱟᱢ ᱛᱟᱦᱮᱸ ᱞᱮᱱᱟ ᱚᱱᱟᱛᱮ ᱵᱟᱹᱧ ᱥᱮᱴᱮᱨ ᱞᱮᱱᱟ ᱟᱨ ᱱᱚᱜᱼᱚ ᱱᱟ ᱠᱚᱨᱮ ᱱᱚᱜᱼᱚᱭ ᱛᱮᱦᱮᱧ ᱫᱚᱠᱟᱱ ᱠᱚ ᱵᱟᱹᱭᱥᱟᱹᱣ ᱵᱟᱲᱟᱭᱮᱫ ᱜᱮᱭᱟ ᱱᱩᱠᱩ ᱱᱟᱣᱟ ᱜᱮ ᱟᱨ ᱛᱮᱦᱮᱧ ᱢᱟ ᱯᱳᱭᱞᱳ ᱫᱤᱱ ᱠᱟᱱᱟ ᱚᱱᱟᱛᱮ ᱫᱚᱠᱟᱱ ᱠᱚ ᱠᱷᱩᱵ ᱟᱹᱣᱨᱤ ᱠᱚ ᱠᱷᱩᱞᱟᱹᱭᱟ ᱟᱨ ᱵᱟᱹᱭᱥᱟᱹᱣ ᱵᱟᱲᱟᱭᱮᱫ ᱜᱮᱭᱟ ᱠᱚ ᱱᱚᱣᱟ ᱢᱚᱱᱫᱤᱨ ᱱᱚᱣᱟ ᱫᱚ ᱦᱩᱭᱩᱜ ᱠᱟᱱᱟ ᱫᱮᱵᱽᱥᱩᱲ ᱢᱚᱱᱫᱤᱨ ᱠᱟᱱᱟ ᱥᱨᱤ ᱥᱨᱤ ᱵᱩᱫᱽᱫᱷᱮᱥᱥᱚᱨᱟᱭ ᱱᱚᱢᱚ ᱢᱚᱱᱫᱤᱨ ᱚᱠᱟ ᱵᱚᱱ ᱞᱟᱹᱭᱮᱫ ᱠᱟᱱᱟ ᱟᱨ ᱱᱚᱣᱟ ᱢᱚᱱᱫᱤᱨ ᱫᱚ ᱨᱮᱱᱟᱜ ᱠᱟᱹᱦᱱᱤ ᱢᱟ ᱟᱹᱰᱤ ᱜᱟᱱ ᱜᱮ ᱦᱮᱱᱟᱜᱼᱟ

ᱠᱚᱠᱚ ᱟᱹᱜᱩ ᱵᱟᱲᱟᱭᱮᱫ ᱜᱮᱭᱟ ᱦᱚᱲ ᱠᱚ ᱛᱚ ᱚᱱᱟ ᱠᱚᱨᱮ ᱠᱚ ᱪᱷᱩᱴᱟᱹᱣ ᱵᱟᱲᱟ ᱟᱠᱟᱱᱟ ᱱᱚᱰᱮ ᱫᱚ ᱟᱨ ᱱᱚᱣᱟ ᱠᱚᱫᱚ ᱦᱚᱨᱮᱠ ᱢᱟᱞ ᱫᱚᱠᱟᱱ ᱱᱚᱣᱟ ᱫᱚ ᱦᱚᱨᱮᱠ ᱢᱟᱞ ᱱᱚᱣᱟ ᱥᱟᱭᱤᱰ ᱫᱚ ᱦᱩᱭᱩᱜ ᱠᱟᱱᱟ ᱦᱚᱨᱮᱠ ᱢᱟᱞ ᱱᱚᱛᱮ ᱫᱚ ᱠᱚ ᱫᱚᱠᱟᱱ ᱠᱟᱜᱼᱟ ᱱᱚᱣᱟ ᱥᱟᱭᱤᱰ ᱨᱮᱫᱚ ᱟᱫᱚ ᱱᱚᱣᱟ ᱴᱮᱥᱱᱟᱨᱤ ᱫᱚᱠᱟᱱ ᱚᱠᱟ ᱵᱚᱱ ᱞᱟᱹᱭᱟ ᱚᱱᱟ ᱱᱚᱣᱟ ᱥᱟᱭᱤᱰ ᱨᱮᱫᱚ ᱢᱮᱱᱟᱜᱼᱟ

ᱦᱮᱡᱱᱟᱞᱮ ᱧᱟᱢ ᱠᱮᱫ ᱠᱤᱱᱟᱞᱮ ᱱᱚᱰᱮ ᱫᱚ ᱯᱚᱨᱤᱵᱟ ᱢᱟᱨᱠᱮᱴ ᱠᱟᱱᱟ ᱡᱚᱛᱚ ᱞᱮᱠᱟᱱ ᱯᱚᱨᱤᱵᱟ ᱧᱟᱢᱚᱜᱼᱟ ᱟᱨ ᱦᱟᱹᱠᱩ ᱠᱚ ᱡᱤᱞ ᱠᱚ ᱦᱳᱭ ᱡᱤᱞ ᱠᱚ ᱡᱚᱛᱚᱱᱟᱜ ᱜᱮ ᱧᱟᱢᱚᱜᱼᱟ ᱱᱚᱰᱮ ᱧᱮᱞ ᱪᱮᱫ ᱵᱤᱱ ᱟᱹᱜᱩ ᱠᱟᱜᱼᱟ ᱵᱤᱱ ᱥᱩᱠᱨᱤ ᱡᱤᱞ ᱵᱟ ᱟᱪᱪᱷᱟ ᱴᱷᱤᱠ ᱜᱮᱭᱟ ᱱᱚᱝᱠᱟ ᱥᱩᱠᱨᱤ ᱡᱤᱞ ᱦᱚᱸ ᱠᱚ ᱟᱹᱜᱩ ᱠᱟᱜᱼᱟ ᱰᱮᱞᱤ ᱱᱚᱰᱮ ᱫᱚ ᱰᱮᱞᱤ ᱢᱟᱨᱠᱮᱴ ᱠᱟᱱᱟ ᱫᱤᱱ ᱵᱮᱲᱟ ᱦᱚᱸ ᱟᱨ ᱱᱚᱝᱠᱟ ᱛᱟᱨᱟᱥᱤᱧ ᱵᱮᱲᱟ ᱦᱚᱸ ᱢᱟᱱᱮ ᱰᱮᱞᱤ ᱜᱮ ᱢᱟᱱᱮ ᱫᱤᱱᱟᱹ ᱥᱟᱨᱟ ᱜᱮ ᱱᱚᱰᱮ ᱫᱚ ᱪᱟᱣᱢᱤᱱ ᱞᱮ ᱡᱚᱢᱮᱫᱼᱟ ᱱᱤᱛᱚᱜ ᱫᱚ ᱟᱨ ᱮᱴᱟᱜ ᱫᱚᱠᱟᱱ ᱨᱮ ᱪᱟᱣᱢᱤᱱ ᱞᱮ ᱢᱚᱸᱜᱟᱣ ᱠᱟᱜᱼᱟ ᱟᱨ ᱪᱟᱣᱢᱤᱱ ᱱᱚᱰᱮ ᱦᱩᱭᱩᱜ ᱠᱟᱱᱟ ᱥᱟᱫᱟ ᱠᱩᱲᱤ ᱴᱟᱠᱟ ᱟᱨ ᱵᱤᱞᱤ ᱢᱮᱥᱟ ᱠᱷᱟᱱ ᱛᱤᱨᱤᱥ ᱴᱟᱠᱟ

ᱛᱮᱦᱮᱧ ᱞᱟᱹᱜᱤᱫ ᱫᱚ ᱱᱤᱱᱟᱹᱜ ᱜᱮ ᱛᱮᱦᱮᱧ ᱫᱚ ᱚᱲᱟᱜ ᱞᱮ ᱨᱩᱣᱟᱹᱲ ᱠᱟᱱᱟ ᱟᱨ ᱢᱤᱫ ᱫᱤᱱ ᱦᱟᱸᱜ ᱤᱧ ᱫᱮᱠᱷᱟᱣ ᱟᱯᱮᱭᱟ ᱜᱚᱴᱟ ᱜᱚᱴᱟ ᱫᱚ ᱵᱟᱹᱧ ᱫᱮᱠᱷᱟᱣ ᱠᱟᱜ ᱯᱮᱭᱟ ᱢᱟ ᱛᱚᱵᱮ ᱥᱟᱱᱟᱢ ᱠᱚᱜᱮ ᱢᱩᱪᱟᱹᱫ ᱡᱚᱦᱟᱨ